ᱵᱟᱹᱨᱭᱟᱹᱲ ᱥᱟᱱᱛᱟᱲᱤ ᱮᱰᱩᱠᱮᱥᱚᱱ ᱨᱮ ᱥᱟᱱᱟᱢ ᱠᱚ ᱥᱟᱹᱜᱩᱱ ᱫᱟᱨᱟᱢ ᱛᱮᱦᱮᱧ ᱟᱵᱚ ᱵᱚ ᱯᱟᱲᱦᱟᱣᱟ ᱟᱹᱭᱟᱹᱛ ᱦᱟᱹᱴᱤᱧ ᱛᱚᱵᱮ ᱟᱹᱭᱟᱹᱛ ᱚᱠᱟ ᱵᱚ ᱢᱮᱛᱟᱜᱼᱟ ᱟᱨ ᱚᱠᱟᱨᱮ ᱚᱱᱟ ᱨᱮᱱᱟᱜ ᱞᱟᱹᱠᱛᱤ ᱱᱚᱣᱟ ᱢᱟᱲᱟᱝ ᱵᱷᱤᱰᱤᱭᱳ ᱨᱮᱵᱚ ᱧᱮᱞ ᱟᱠᱟᱫᱼᱟ ᱟᱨ ᱡᱟᱦᱟᱸᱭ ᱠᱚ ᱵᱟᱵᱚ ᱧᱮᱞ ᱟᱠᱟᱫ ᱟᱠᱟᱫᱼᱟ ᱩᱱᱠᱩ ᱠᱚ ᱢᱟᱲᱟᱝ ᱵᱷᱤᱰᱤᱭᱳ ᱧᱮᱞ ᱛᱟᱵᱚᱱ ᱯᱮ ᱪᱮᱫᱟᱜ ᱪᱮ ᱚᱱᱟ ᱵᱷᱤᱰᱤᱭᱳ ᱵᱟᱯᱮ ᱧᱮᱞ ᱞᱮᱠᱷᱟᱱ ᱱᱤᱛᱚᱜᱟᱜ ᱵᱷᱤᱰᱤᱭᱳ ᱡᱟᱦᱟᱸ ᱦᱩᱭᱩᱜᱼᱟ ᱚᱱᱟ ᱵᱷᱟᱹᱜᱤ ᱥᱟᱺᱦᱤᱡ ᱵᱟᱯᱮ ᱯᱩᱥᱴᱟᱹᱣ ᱵᱩᱡᱷᱟᱹᱣ ᱫᱟᱲᱮᱭᱟᱜᱼᱟ ᱛᱚᱵᱮ ᱛᱮᱦᱮᱧ ᱟᱵᱚ ᱵᱚ ᱯᱟᱲᱦᱟᱣ ᱞᱮᱜᱮ ᱟᱹᱭᱟᱹᱛ ᱦᱟᱹᱴᱤᱧ ᱟᱵᱚ ᱟᱹᱭᱟᱹᱛ ᱚᱠᱟ ᱵᱚᱱ ᱢᱮᱛᱟᱜᱼᱟ ᱚᱱᱟ ᱢᱟᱵᱚᱱ ᱵᱟᱲᱟᱭ ᱜᱮ ᱛᱚᱵᱮ ᱟᱹᱭᱟᱹᱛ ᱫᱚ ᱱᱚᱰᱮ ᱛᱤᱱᱟᱹᱜ ᱦᱟᱹᱴᱤᱧ ᱨᱮ ᱦᱟᱹᱴᱤᱧ ᱠᱟᱱᱟ ᱯᱮ ᱦᱟᱹᱴᱤᱧ ᱨᱮ ᱦᱟᱹᱴᱤᱧ ᱠᱟᱱᱟ ᱟᱹᱭᱟᱹᱛ ᱫᱚ ᱯᱮ ᱦᱟᱹᱴᱤᱧᱟ ᱢᱤᱫ ᱫᱚ ᱦᱩᱭᱩᱜ ᱠᱟᱱᱟ ᱱᱤᱨᱚᱱ ᱟᱹᱭᱟᱹᱛ ᱢᱤᱫ ᱫᱚ ᱦᱩᱭᱩᱜ ᱠᱟᱱᱟ ᱱᱤᱨᱚᱱ ᱟᱹᱭᱟᱹᱛ ᱵᱟᱨ ᱨᱮ ᱦᱩᱭᱩᱜ ᱠᱟᱱᱟ ᱜᱟᱯᱟᱛᱮ ᱟᱹᱭᱟᱹᱛ ᱟᱨ ᱯᱮ ᱨᱮ ᱦᱩᱭᱩᱜ ᱠᱟᱱᱟ ᱛᱚᱯᱚᱞ ᱟᱹᱭᱟᱹᱛ ᱛᱚᱯᱚᱞ ᱟᱹᱭᱟᱹᱛ ᱱᱤᱨᱚᱱ ᱟᱹᱭᱟᱹᱛ ᱫᱚ ᱱᱤᱨᱚᱱ ᱟᱹᱭᱟᱹᱛ ᱡᱟᱦᱟᱸ ᱚᱱᱟ ᱫᱚ ᱥᱤᱢᱯᱤᱞ ᱥᱮᱱᱴᱮᱱᱥ ᱵᱚᱱ ᱢᱮᱛᱟᱜᱼᱟ ᱜᱟᱯᱟᱛᱮ ᱟᱹᱭᱟᱹᱛ ᱫᱚ ᱦᱩᱭᱩᱜ ᱠᱟᱱᱟ ᱠᱚᱢᱯᱟᱣᱩᱱᱰ ᱥᱮᱱᱴᱮᱱᱥ ᱟᱨ ᱛᱚᱯᱚᱞ ᱟᱹᱭᱟᱹᱛ ᱫᱚᱵᱚᱱ ᱢᱮᱛᱟᱜ ᱠᱟᱱᱟ ᱠᱚᱢᱯᱞᱮᱠᱥ ᱥᱮᱱᱴᱮᱱᱥ ᱟᱵᱚ ᱱᱤᱛᱚᱜ ᱵᱚᱱ ᱯᱟᱲᱦᱟᱣᱟ ᱱᱤᱨᱚᱱ ᱟᱹᱭᱟᱹᱛ ᱱᱤᱨᱚᱱ ᱟᱹᱭᱟᱹᱛ ᱚᱠᱟ ᱵᱚᱱ ᱢᱮᱛᱟᱜᱼᱟ ᱱᱤᱨᱚᱱ ᱟᱹᱭᱟᱹᱛ ᱫᱚ ᱱᱚᱣᱟ ᱵᱚᱱ ᱢᱮᱛᱟᱜ ᱠᱟᱱᱟ ᱡᱟᱦᱟᱸ ᱟᱹᱭᱟᱹᱛ ᱨᱮ ᱢᱤᱫᱴᱟᱹᱝ ᱠᱟᱱᱣᱟ ᱛᱟᱦᱮᱱᱟ ᱚᱱᱟ ᱫᱚ ᱱᱤᱨᱚᱱ ᱟᱹᱭᱟᱹᱛ ᱵᱚᱱ ᱢᱮᱛᱟᱜᱼᱟ ᱴᱷᱤᱠ ᱜᱮᱭᱟ ᱡᱟᱦᱟᱸ ᱟᱹᱭᱟᱹᱛ ᱨᱮ ᱱᱟᱦᱟᱜ ᱢᱤᱫᱴᱤᱡ ᱠᱟᱱᱣᱟ ᱛᱟᱦᱮᱱ ᱠᱟᱱᱟ ᱚᱱᱟ ᱫᱚᱵᱚᱱ ᱢᱮᱛᱟᱜ ᱠᱟᱱᱟ ᱱᱟᱦᱟᱜ ᱟᱵᱚ ᱱᱤᱨᱚᱱ ᱟᱹᱭᱟᱹᱛ ᱡᱮᱢᱚᱱ ᱟᱵᱚ ᱵᱚ ᱢᱮᱱᱟ ᱥᱤᱭᱩᱜ ᱤᱧ ᱡᱚᱲᱟᱣ ᱟᱠᱟᱫᱼᱟ ᱥᱤᱭᱩᱜ ᱤᱧ ᱡᱚᱲᱟᱣ ᱟᱠᱟᱫᱼᱟ ᱟᱵᱚ ᱱᱚᱰᱮ ᱵᱚᱱ ᱧᱮᱞᱟ ᱠᱟᱱᱣᱟ ᱱᱩᱭ ᱠᱟᱱᱟ ᱛᱚ ᱥᱤᱭᱩᱜ ᱦᱚᱸ ᱢᱤᱫᱴᱤᱡ ᱢᱟᱹᱱᱩᱭ ᱥᱤᱭᱩᱜ ᱠᱟᱱᱟ ᱱᱚᱰᱮ ᱫᱚ ᱱᱩᱭ ᱥᱤᱭᱩᱜ ᱫᱚ ᱢᱤᱫᱴᱤᱡ ᱠᱟᱱᱣᱟ ᱠᱟᱱᱟ ᱱᱚᱰᱮ ᱫᱚ ᱟᱡ ᱧᱩᱱᱩᱢ ᱢᱮᱱᱛᱮ ᱩᱱᱤ ᱫᱚᱭ ᱛᱟᱦᱮᱸᱭᱮᱱᱟ ᱫᱚ ᱚᱱᱮ ᱚᱱᱠᱟ ᱡᱟᱭᱜᱟ ᱱᱚᱜᱼᱚ ᱱᱚᱰᱮ ᱫᱚ ᱠᱟᱱᱣᱟ ᱦᱚᱸ ᱢᱤᱫᱴᱟᱹᱝ ᱚᱱᱟ ᱫᱚ ᱱᱟᱦᱟᱜ ᱵᱚᱱ ᱯᱟᱲᱦᱟᱣᱟ ᱚᱠᱟ ᱞᱮᱠᱟ ᱚᱱᱟ ᱟᱠᱚ ᱤᱭᱟᱹ ᱯᱟᱹᱨᱤᱥ ᱵᱚᱫᱚᱞᱚᱜ ᱠᱟᱱᱟ ᱱᱟᱦᱟᱜ ᱱᱚᱣᱟ ᱫᱚ ᱛᱟᱭᱚᱢ ᱵᱷᱤᱰᱤᱭᱳ ᱨᱮᱵᱚᱱ ᱧᱮᱞᱟ ᱛᱚ ᱱᱚᱰᱮ ᱦᱩᱭᱩᱜ ᱠᱟᱱᱟ ᱥᱤᱭᱩᱜ ᱤᱧ ᱪᱟᱞᱟᱣ ᱟᱠᱟᱱᱟ ᱱᱚᱰᱮ ᱢᱤᱫᱴᱤᱡ ᱠᱟᱱᱣᱟ ᱢᱮᱱᱟᱭᱟ ᱦᱮᱸ ᱢᱟᱹᱱᱩᱭ ᱥᱤᱭᱩᱜ ᱠᱟᱱᱟ ᱱᱚᱰᱮ ᱢᱤᱫᱴᱟᱝ ᱠᱟᱱᱣᱟ ᱢᱮᱱᱟᱭᱟ ᱥᱤᱭᱩᱜ ᱠᱟᱱᱟ ᱟᱪᱪᱷᱟ ᱞᱮᱴᱠᱟᱭ ᱮᱱᱮᱡ ᱡᱚᱝ ᱠᱟᱱᱟ ᱱᱚᱰᱮ ᱢᱤᱫᱴᱟᱝ ᱠᱟᱱᱣᱟ ᱢᱮᱱᱟᱭᱟ ᱱᱚᱣᱟ ᱚᱱᱠᱟᱱ ᱟᱹᱲᱟᱹ ᱠᱚᱫᱚ ᱟᱵᱚ ᱟᱹᱭᱟᱹᱛ ᱠᱚᱫᱚ ᱟᱵᱚ ᱱᱤᱨᱚᱱ ᱟᱹᱭᱟᱹᱛ ᱵᱚᱱ ᱢᱮᱛᱟᱜ ᱠᱟᱱᱟ ᱛᱟᱨᱯᱚᱨᱮ ᱟᱵᱚ ᱵᱚᱱ ᱯᱟᱲᱦᱟᱣᱟ ᱜᱟᱯᱟᱛᱮ ᱟᱹᱭᱟᱹᱛ ᱛᱟᱦᱚᱞᱮ ᱜᱟᱯᱟᱛᱮ ᱟᱹᱭᱟᱹᱛ ᱫᱚ ᱚᱠᱟ ᱵᱚᱱ ᱢᱮᱛᱟᱜ ᱠᱟᱱᱟ ᱜᱟᱯᱟᱛᱮ ᱟᱹᱭᱟᱹᱛ ᱱᱚᱣᱟ ᱜᱟᱯᱟᱛ ᱟᱹᱭᱟᱹᱛ ᱫᱚ ᱚᱠᱟ ᱵᱚᱱ ᱢᱮᱛᱟᱜᱼᱟ ᱡᱟᱦᱟᱸ ᱟᱹᱭᱟᱹᱛ ᱨᱮ ᱵᱟᱨᱭᱟ ᱟᱨ ᱵᱟᱝ ᱡᱟᱹᱥᱛᱤ ᱱᱤᱨᱚᱱ ᱟᱹᱭᱟᱹᱛ ᱛᱟᱦᱮᱱᱟ ᱚᱱᱟ ᱫᱚ ᱜᱟᱯᱟᱛ ᱟᱹᱭᱟᱹᱛ ᱵᱚ ᱢᱮᱛᱟᱜᱼᱟ ᱡᱟᱦᱟᱸ ᱨᱮ ᱵᱟᱨᱭᱟ ᱟᱨ ᱵᱟᱝ ᱡᱟᱹᱥᱛᱤ ᱱᱤᱨᱚᱱ ᱟᱹᱭᱟᱹᱛ ᱛᱟᱦᱮᱱᱟ ᱚᱱᱟ ᱫᱚ ᱜᱟᱯᱟᱛᱮ ᱟᱹᱭᱟᱹᱛ ᱵᱚ ᱢᱮᱛᱟᱜᱼᱟ ᱡᱮᱢᱚᱱ

ᱱᱚᱜᱼᱚ ᱱᱚᱝᱠᱟ ᱢᱟᱱᱮ ᱱᱚᱣᱟ ᱟᱵᱚ ᱜᱟᱯᱟᱛᱮ ᱟᱹᱭᱟᱹᱛ ᱨᱮᱫᱚ ᱚᱱᱠᱟ ᱥᱟᱺᱜᱤᱧ ᱥᱟᱺᱜᱤᱧ ᱦᱟᱸᱰᱮ ᱦᱟᱸᱰᱮᱱᱟᱜ ᱟᱹᱲᱟᱹ ᱟᱹᱭᱟᱹᱛ ᱢᱮᱥᱟ ᱠᱚᱜᱼᱟ ᱵᱟᱝ ᱛᱚᱸᱜᱮ ᱠᱚᱜᱼᱟ ᱜᱟᱯᱟᱛᱮ ᱟᱹᱭᱟᱹᱛ ᱨᱮᱫᱚ ᱛᱚ ᱱᱚᱣᱟ ᱫᱚ ᱱᱟᱦᱟᱜ ᱟᱵᱚ ᱜᱟᱯᱟᱛᱮ ᱟᱹᱭᱟᱹᱛ ᱢᱮᱱᱛᱮ ᱵᱚᱱ ᱢᱮᱛᱟᱜ ᱠᱟᱱᱟ ᱯᱮ ᱯᱮᱭᱟ ᱱᱤᱨᱚᱱ ᱟᱹᱭᱟᱹᱛ ᱛᱮ ᱵᱮᱱᱟᱣ ᱟᱠᱟᱱ ᱟᱹᱭᱟᱹᱛ ᱨᱮ ᱛᱟᱹᱜᱤ ᱵᱟᱹᱱᱩᱜᱼᱟ ᱠᱟᱨᱫᱷᱟᱹᱱᱤᱭᱟᱹ ᱟᱨ ᱫᱚᱲᱚᱢ ᱦᱚᱸᱠᱚ ᱱᱟᱯᱟᱭ ᱜᱮᱭᱟ ᱱᱚᱝᱠᱟᱱ ᱜᱟᱯᱟᱛᱮ ᱟᱹᱭᱟᱹᱛ ᱠᱚᱫᱚ ᱟᱨ ᱤᱠᱷᱟᱹᱱ ᱢᱮᱱᱠᱷᱟᱱ ᱟᱨ ᱵᱟᱝ ᱮᱢᱟᱱ ᱜᱟᱹᱱᱟᱹᱛ ᱵᱟ ᱯᱨᱤᱯᱳᱡᱤᱥᱚᱱ ᱟᱹᱲᱟᱹ ᱠᱚᱛᱮ ᱠᱚ ᱛᱚᱞᱚᱜᱼᱟ ᱱᱮᱠᱥᱴ ᱟᱵᱚ ᱯᱮ ᱨᱮ ᱛᱚᱯᱚᱞ ᱟᱹᱭᱟᱹᱛ ᱵᱚᱱ ᱯᱟᱲᱦᱟᱣᱟ ᱛᱚᱯᱚᱞ ᱟᱹᱭᱟᱹᱛ ᱫᱚ ᱚᱠᱟ ᱠᱟᱱᱟ ᱟᱨ ᱛᱚᱯᱚᱞ ᱟᱹᱭᱟᱹᱛ ᱫᱚ ᱱᱚᱣᱟ ᱡᱟᱦᱟᱸ ᱟᱹᱭᱟᱹᱛ ᱨᱮ ᱢᱩᱬ ᱟᱹᱭᱟᱹᱛ ᱵᱟᱨᱟᱵᱟᱹᱨᱤ ᱟᱹᱭᱟᱹᱛ ᱟᱨ ᱥᱩᱛᱩᱜ ᱟᱹᱭᱟᱹᱛ ᱡᱚᱲᱟᱣ ᱛᱟᱦᱮᱱᱟ ᱚᱱᱟ ᱫᱚ ᱛᱚᱯᱚᱞ ᱟᱹᱭᱟᱹᱛ ᱵᱚᱱ ᱢᱮᱛᱟᱜᱼᱟ ᱡᱟᱦᱟᱸ ᱟᱹᱭᱟᱹᱛ ᱨᱮ ᱢᱩᱬ ᱟᱹᱭᱟᱹᱛ ᱵᱟᱨᱟᱵᱟᱹᱨᱤ ᱟᱹᱭᱟᱹᱛ ᱟᱨ ᱥᱩᱛᱩᱜ ᱟᱹᱭᱟᱹᱛ ᱡᱚᱲᱟᱣ ᱛᱟᱦᱮᱱᱟ ᱚᱱᱟ ᱫᱚ ᱛᱚᱯᱚᱞ ᱟᱹᱭᱟᱹᱛ ᱵᱚ ᱢᱮᱛᱟᱜᱼᱟ ᱟᱫᱚ ᱱᱚᱣᱟ ᱛᱚᱯᱚᱞ ᱟᱹᱭᱟᱹᱛ ᱨᱮᱫᱚ ᱛᱚᱯᱚᱞ ᱟᱹᱭᱟᱹᱛ ᱨᱮᱫᱚ ᱢᱤᱫᱴᱟᱹᱝ ᱛᱟᱦᱮᱱᱟ ᱢᱩᱬ ᱟᱹᱭᱟᱹᱛ ᱦᱟᱸᱜ ᱡᱟᱦᱟᱸ ᱟᱵᱚ ᱵᱚᱱ ᱞᱟᱹᱭ ᱠᱮᱜᱼᱟ ᱟᱨ ᱚᱱᱟ ᱨᱮ ᱚᱱᱟ ᱨᱮ ᱛᱚᱸᱜᱮ ᱠᱚᱜᱼᱟ ᱛᱟᱹᱜᱤ ᱟᱹᱭᱟᱹᱛ ᱡᱟᱦᱟᱸ ᱟᱹᱭᱟᱹᱛ ᱨᱮ ᱢᱩᱬ ᱟᱹᱭᱟᱹᱛ ᱵᱟᱨᱟᱵᱟᱹᱨᱤ ᱟᱹᱭᱟᱹᱛ ᱟᱨ ᱥᱩᱛᱩ ᱟᱹᱭᱟᱹᱛ ᱛᱟᱦᱮᱱᱟ ᱛᱚ ᱱᱤᱛ ᱵᱚᱱ ᱧᱮᱞᱟ ᱡᱮᱢᱚᱱ ᱛᱚᱯᱚᱞ ᱟᱹᱭᱟᱹᱛ ᱚᱠᱟ ᱞᱮᱠᱟ ᱱᱟᱜ ᱠᱟᱱᱟ ᱚᱱᱟ ᱚᱱᱟ ᱵᱚᱱ ᱪᱤᱱᱦᱟᱹᱣᱟ ᱛᱚᱯᱚᱞ ᱟᱹᱭᱟᱹᱛ ᱫᱚ ᱱᱚᱣᱟ ᱠᱟᱱᱟ ᱛᱚᱵᱮ ᱵᱚᱱ ᱡᱮᱢᱚᱱ ᱵᱚᱱ ᱧᱮᱞᱟ ᱟᱹᱭᱟᱹᱛ ᱛᱮ ᱡᱚ ᱡᱚᱵᱟ ᱵᱷᱚᱨᱟ ᱡᱩᱣᱟᱹᱱ ᱨᱮ ᱱᱚᱝᱠᱟᱭ ᱦᱟᱹᱴᱤᱧ ᱜᱚᱫᱚᱜᱼᱟ ᱢᱮᱱᱛᱮ ᱚᱠᱚᱭ ᱦᱚᱸ ᱵᱟᱠᱚ ᱩᱭᱦᱟᱹᱨ ᱞᱮᱫᱟ᱾ ᱡᱚᱵᱷᱟ ᱵᱷᱚᱨᱟ ᱡᱩᱣᱟᱹᱱ ᱨᱮ ᱱᱚᱝᱠᱟᱭ ᱦᱟᱹᱴᱤᱧᱚᱜᱼᱟ ᱢᱮᱱᱛᱮ ᱚᱠᱚᱭ ᱦᱚᱸ ᱵᱟᱠᱚ ᱩᱭᱦᱟᱹᱨ ᱞᱮᱫᱟ᱾ ᱟᱨ ᱱᱚᱣᱟ ᱫᱚ ᱟᱵᱚ ᱢᱩᱬ ᱟᱹᱨᱤᱭᱟᱹ ᱡᱟᱦᱟᱸᱭ ᱱᱟᱜ ᱩᱱᱤᱭᱟᱜ ᱥᱟᱛᱟᱢ ᱤᱫᱤ ᱛᱮᱜᱮ ᱨᱚᱲᱚᱜᱚᱜᱼᱟ ᱛᱚᱸᱜᱮ ᱠᱚᱜᱼᱟ ᱩᱱᱤᱭᱟᱜ ᱤᱭᱟᱹ ᱛᱮᱜᱮ ᱟᱵᱚ ᱛᱚᱯᱚᱞ ᱟᱹᱭᱟᱹᱛ ᱨᱮᱫᱚ ᱚᱱᱟ ᱫᱚ ᱵᱷᱮᱜᱟᱨ ᱵᱷᱮᱜᱟᱨ ᱢᱟᱱᱮ ᱢᱤᱫ ᱛᱚᱯᱚᱞ ᱵᱟ ᱛᱚᱸᱜᱮ ᱨᱮ ᱵᱟᱭ ᱛᱟᱦᱮᱱᱟ ᱟᱨ ᱱᱚᱣᱟ ᱟᱵᱚ ᱜᱟᱯ ᱛᱚᱯᱚᱞ ᱟᱹᱭᱟᱹᱛ ᱨᱮᱫᱚ ᱚᱱᱟ ᱫᱚ ᱛᱚᱸᱜᱮ ᱨᱮᱜᱮ ᱛᱟᱦᱮᱱᱟ ᱟᱨ ᱱᱤᱨᱚᱱ ᱟᱹᱭᱟᱹᱛ ᱢᱟᱯᱮ ᱴᱷᱤᱠᱟᱹ ᱠᱮᱜ ᱚᱱᱟ ᱫᱚ ᱯᱩᱨᱟᱹ ᱢᱤᱫᱴᱟᱹᱝ ᱜᱮ ᱠᱟᱱᱣᱟ ᱛᱟᱦᱮᱱᱟ ᱚᱱᱟ ᱫᱚ ᱟᱵᱚ ᱵᱚᱱ ᱱᱤᱨᱚᱱ ᱟᱹᱭᱟᱹᱛ ᱵᱚᱱ ᱢᱮᱛᱟᱜ ᱠᱟᱱᱟ ᱟᱨ ᱜᱟᱯᱟᱛᱮ ᱟᱹᱭᱟᱹᱛ ᱨᱮᱫᱚ ᱡᱟᱦᱟᱸ ᱵᱟᱨᱭᱟ ᱟᱨ ᱵᱟᱝ ᱯᱮᱭᱟ ᱟᱹᱭᱟᱹᱛ ᱛᱟᱦᱮᱱᱟ ᱚᱱᱟ ᱫᱚ ᱛᱚᱸᱜᱮ ᱵᱟᱭ ᱛᱚᱸᱜᱮ ᱠᱚᱜᱼᱟ ᱚᱱᱟ ᱫᱚ ᱦᱩᱭᱮᱱᱟ ᱟᱵᱚ ᱜᱟᱯᱟᱛᱮ ᱟᱹᱭᱟᱹᱛ ᱟᱨ ᱛᱚᱯᱚᱫ ᱟᱹᱭᱟᱹᱛ ᱫᱚ ᱡᱟᱦᱟᱸ ᱠᱟᱱᱟ ᱚᱱᱟ ᱨᱮᱫᱚ ᱛᱚᱸᱜᱮ ᱛᱟᱦᱮᱱᱟ ᱩᱱᱤᱭᱟᱜ ᱥᱟᱛᱟᱢ ᱥᱩᱨ ᱤᱭᱟᱹ ᱛᱮᱜᱮ ᱞᱟᱹᱭᱟᱹᱜᱚᱜᱼᱟ ᱡᱮᱢᱚᱱ ᱱᱚᱰᱮ ᱟᱵᱚ ᱵᱚᱱ ᱧᱮᱞ ᱠᱮᱜᱼᱟ ᱡᱚᱵᱟ ᱵᱷᱚᱨᱟ ᱡᱩᱣᱟᱹᱱ ᱨᱮ ᱱᱚᱝᱠᱟᱭ ᱦᱟᱹᱴᱤᱧᱚᱜᱼᱟ ᱢᱮᱱᱛᱮ ᱚᱠᱚᱭ ᱦᱚᱸ ᱵᱟᱠᱚ ᱩᱭᱦᱟᱹᱨ ᱞᱮᱫᱟ ᱛᱚᱵᱮ ᱱᱚᱣᱟ ᱱᱚᱣᱟ ᱟᱹᱭᱟᱹᱛ ᱨᱮ ᱡᱚᱵᱟ ᱵᱷᱚᱨᱟ ᱡᱩᱣᱟᱹᱱ ᱫᱚ ᱢᱩᱬ ᱟᱹᱭᱟᱹᱛ ᱠᱟᱱᱟ ᱟᱨ ᱵᱟᱹᱲᱛᱤᱭᱟᱜ ᱫᱚ ᱚᱱᱟ ᱯᱟᱱᱛᱮ ᱛᱮᱭᱟᱜ ᱟᱨ ᱢᱩᱬ ᱟᱹᱭᱟᱹᱛ ᱨᱮᱭᱟᱜ ᱛᱚᱸᱜᱮ ᱛᱮᱫ ᱱᱩᱠᱩ ᱫᱚ ᱛᱟᱹᱜᱤ ᱠᱮᱪᱮᱫ ᱟᱹᱭᱟᱹᱛ ᱢᱮᱱᱛᱮ ᱦᱚᱸᱠᱚ ᱢᱮᱛᱟ ᱟᱠᱚ ᱜᱮᱭᱟ ᱛᱚ ᱱᱚᱣᱟ ᱛᱟᱹᱜᱤ ᱠᱮᱪᱮᱫ ᱟᱹᱭᱟᱹᱛ ᱫᱚ ᱟᱹᱭᱟᱹᱛ ᱤᱫᱤ ᱠᱟᱛᱮ ᱫᱚ ᱟᱵᱚ ᱱᱮᱠᱥᱴ ᱵᱷᱤᱰᱤᱭᱳ ᱨᱮᱵᱚᱱ ᱯᱟᱲᱦᱟᱣᱟ ᱟᱨ ᱛᱮᱦᱮᱧ ᱫᱚ ᱱᱚᱰᱮ ᱜᱮᱵᱚᱱ ᱢᱩᱪᱟᱹᱫᱟ ᱛᱚᱵᱮ ᱡᱟᱦᱟᱸᱭ ᱠᱚ ᱱᱚᱣᱟ ᱵᱷᱤᱰᱤᱭᱳ ᱯᱮ ᱧᱮᱞᱮᱫ ᱛᱟᱵᱚᱱᱟ ᱩᱱᱠᱩ ᱠᱚᱫᱚ ᱟᱹᱰᱤ ᱟᱹᱰᱤ ᱥᱟᱨᱦᱟᱣ